ᱟᱪᱪᱷᱟ ᱵᱚᱭᱦᱟ ᱠᱚ ᱢᱟᱥᱮ ᱞᱟᱹᱭ ᱛᱟᱵᱚᱱ ᱯᱮ ᱥᱟᱹᱨᱤᱜᱮ ᱠᱤ ᱟᱵᱚᱣᱟᱜ ᱥᱟᱶᱛᱟ ᱥᱚᱢᱟᱡᱽ ᱨᱮ ᱰᱟᱹᱱ ᱢᱮᱱᱟᱜ ᱠᱚᱣᱟ ᱡᱩᱫᱤ ᱯᱮ ᱢᱮᱱᱟ ᱦᱮᱸ ᱛᱟᱦᱚᱞᱮ ᱠᱷᱟᱱ ᱫᱤᱥᱚᱢ ᱡᱟᱠᱟᱛ ᱥᱟᱱᱟᱢ ᱜᱟᱶᱛᱟ ᱠᱷᱚᱱ ᱢᱤᱢᱤᱫᱴᱟᱝ ᱠᱟᱛᱮ ᱰᱮᱯᱩᱴᱮᱥᱚᱱ ᱵᱚᱱ ᱡᱚᱢᱟᱭ ᱢᱟ ᱯᱨᱚᱫᱷᱟᱱ ᱢᱚᱱᱛᱨᱤ ᱱᱚᱨᱮᱱᱫᱨᱚ ᱢᱳᱫᱤᱭᱟᱜ ᱫᱚᱯᱛᱚᱨ ᱨᱮ ᱱᱚᱣᱟ ᱞᱟᱹᱭᱛᱮ ᱡᱮ ᱢᱤᱫᱴᱟᱝ ᱥᱤᱵᱤᱰᱤᱤ ᱵᱳᱨᱰ ᱢᱟᱱᱮ ᱥᱮᱱᱴᱨᱟᱞ ᱵᱳᱨᱰ ᱚᱯᱷ ᱰᱟᱹᱱ ᱮᱰᱩᱠᱮᱥᱚᱱ ᱧᱩᱛᱩᱢ ᱛᱮ ᱢᱤᱫᱴᱟᱝ ᱵᱳᱨᱰ ᱵᱮᱱᱟᱣ ᱥᱟᱶᱛᱮ ᱰᱟᱹᱱ ᱥᱠᱩᱞ ᱠᱚᱞᱮᱡᱽ ᱠᱚᱭ ᱵᱮᱱᱟᱣ ᱢᱟ ᱟᱨ ᱚᱱᱟ ᱤᱥᱠᱩᱞ ᱠᱚᱞᱮᱡᱽ ᱠᱚᱨᱮ ᱫᱚ ᱟᱵᱚᱣᱟᱜ ᱥᱟᱶᱛᱟ ᱥᱚᱢᱟᱡᱽ ᱨᱮᱱ ᱵᱩᱰᱷᱤ ᱵᱩᱰᱷᱤ ᱰᱟᱹᱱ ᱠᱚ ᱴᱤᱪᱟᱨ ᱯᱨᱚᱯᱷᱮᱥᱟᱨ ᱠᱚ ᱛᱟᱦᱮᱱᱟ ᱮᱸᱰᱮ ᱠᱷᱟᱱ ᱟᱭᱢᱟ ᱩᱛᱟᱹᱨ ᱛᱤᱨᱞᱟᱹ ᱥᱮ ᱠᱩᱲᱤ ᱦᱚᱯᱚᱱ ᱰᱟᱹᱱ ᱠᱚ ᱥᱮᱬᱟᱭᱟ ᱟᱨ ᱚᱲᱟᱜ ᱠᱷᱚᱱ ᱫᱩᱲᱩᱵ ᱫᱩᱲᱩᱵ ᱵᱷᱟᱨᱚᱛ ᱫᱤᱥᱚᱢ ᱨᱮᱱ ᱵᱟᱹᱭᱨᱤ ᱪᱤᱱ ᱯᱟᱠᱤᱥᱛᱟᱱ ᱮᱢᱟᱱ ᱫᱤᱥᱚᱢ ᱨᱮᱱ ᱦᱚᱲ ᱠᱚ ᱡᱚᱢ ᱠᱚᱣᱟ ᱟᱨ ᱚᱠᱚᱭ ᱦᱚᱸ ᱯᱟᱛᱛᱟ ᱵᱟᱠᱚ ᱧᱟᱢᱟ ᱟᱨ ᱡᱩᱫᱤ ᱯᱮ ᱢᱮᱱᱟ ᱵᱟᱝ ᱰᱟᱹᱱ ᱫᱚ ᱵᱟᱹᱱᱩᱜ ᱠᱚᱣᱟ ᱛᱟᱦᱚᱞᱮ ᱰᱟᱹᱱ ᱰᱟᱹᱱ ᱢᱮᱱ ᱠᱟᱛᱮᱫ ᱟᱵᱚᱣᱟᱜ ᱥᱟᱶᱛᱟ ᱥᱚᱢᱟᱡᱽ ᱫᱚ ᱟᱞᱚ ᱵᱚᱱ ᱵᱚᱠᱚᱞ ᱵᱚᱰᱮᱢᱟ ᱟᱫᱚ ᱫᱮᱞᱟ ᱢᱤᱫᱴᱟᱝ ᱠᱩᱫᱩᱢ ᱵᱚᱱ ᱟᱸᱡᱚᱢ ᱜᱚᱫ ᱞᱮᱜᱮ ᱧᱮᱧᱮᱞᱤᱭᱟᱹ ᱠᱚᱴᱷᱮᱱ ᱟᱨᱫᱟᱥ ᱫᱟᱭᱟ ᱠᱟᱛᱮ ᱱᱚᱣᱟ ᱠᱩᱫᱩᱢ ᱟᱸᱡᱚᱢ ᱢᱟᱲᱟᱝ ᱨᱮ ᱦᱮᱰᱯᱷᱳᱱ ᱵᱮᱵᱚᱦᱟᱨ ᱛᱟᱵᱚᱱ ᱯᱮ ᱵᱟᱝᱠᱷᱟᱱ ᱵᱷᱚᱞᱤᱭᱩᱢ ᱠᱚᱢ ᱛᱟᱵᱚᱱ ᱯᱮ ᱪᱮᱫᱟᱜ ᱥᱮ ᱱᱚᱣᱟ ᱫᱚ ᱰᱚᱵᱚᱞ ᱢᱤᱱᱤᱝ ᱠᱩᱫᱩᱢ ᱠᱟᱱᱟ ᱚᱱᱟᱛᱮ ᱱᱚᱣᱟ ᱠᱩᱫᱩᱢ ᱠᱚ ᱯᱟᱲᱦᱟᱣ ᱥᱮ ᱟᱸᱡᱚᱢ ᱚᱠᱛᱚ ᱦᱤᱨᱠᱷᱟᱹ ᱟᱨ ᱟᱹᱲᱤᱥ ᱜᱮ ᱵᱩᱡᱷᱟᱹᱜᱼᱟ ᱢᱚᱱᱮ ᱨᱮ ᱢᱮᱱᱠᱷᱟᱱ ᱱᱚᱣᱟ ᱨᱮᱭᱟᱜ ᱛᱮᱞᱟ ᱛᱮᱫ ᱧᱟᱢ ᱛᱟᱭᱚᱢ ᱵᱟᱝ ᱫᱚ ᱫᱩᱠ ᱵᱟᱝ ᱫᱚ ᱡᱷᱩᱠ ᱵᱟᱝ ᱫᱚ ᱥᱩᱠ ᱵᱟᱝ ᱫᱚ ᱦᱤᱨᱠᱷᱟᱹ ᱵᱟᱝ ᱫᱚ ᱦᱤᱥᱠᱟᱹ ᱯᱮ ᱵᱩᱡᱷᱟᱹᱣᱟ ᱚᱱᱟ ᱫᱚ ᱞᱟᱛᱟᱨ ᱨᱮ ᱠᱚᱢᱮᱱᱴ ᱵᱚᱠᱥ ᱨᱮ ᱚᱞ ᱠᱚᱞ ᱛᱟᱵᱚᱱ ᱯᱮ ᱠᱩᱫᱩᱢ ᱨᱮ ᱠᱩᱲᱤᱫ ᱠᱩᱲᱤᱫ ᱵᱟᱯᱞᱟ ᱛᱟᱭᱚᱢ ᱠᱩᱲᱤ ᱠᱚᱣᱟᱜ ᱪᱮᱫ ᱞᱟᱹᱴᱩᱜᱼᱟ ᱟᱨ ᱢᱤᱫ ᱫᱷᱟᱣ ᱟᱸᱡᱚᱢ ᱛᱟᱵᱚᱱ ᱯᱮ ᱵᱟᱯᱞᱟ ᱛᱟᱭᱚᱢ ᱠᱩᱲᱤ ᱠᱚᱣᱟᱜ ᱪᱮᱫ ᱞᱟᱹᱴᱩᱜᱼᱟ ᱢᱟᱥᱮ ᱞᱟᱹᱭ ᱛᱟᱵᱚᱱ ᱯᱮ ᱱᱚᱣᱟ ᱨᱮᱭᱟᱜ ᱛᱮᱞᱟ ᱫᱚ ᱪᱮᱫ ᱦᱩᱭ ᱫᱟᱲᱮᱭᱟᱜᱼᱟ ᱟᱨ ᱡᱩᱫᱤ ᱛᱮᱞᱟᱛᱮ ᱫᱤᱥᱟᱹᱛᱮ ᱵᱟᱝ ᱧᱟᱢᱚᱜ ᱠᱟᱱᱟ ᱛᱟᱦᱚᱞᱮ ᱠᱷᱟᱱ ᱛᱮᱞᱟ ᱫᱚ ᱤᱧ ᱜᱤᱧ ᱞᱟᱹᱭᱮᱫ ᱛᱟᱵᱚᱱᱟ ᱛᱚᱵᱮ ᱛᱮᱞᱟ ᱞᱟᱹᱭ ᱢᱟᱲᱟᱝ ᱤᱧ ᱫᱤᱥᱟᱹ ᱟᱵᱚᱱ ᱜᱮ ᱡᱟᱦᱟᱸᱭ ᱠᱚ ᱡᱩᱫᱤ ᱱᱚᱣᱟ ᱪᱮᱱᱮᱞ ᱵᱟᱯᱮ ᱥᱟᱵᱥᱠᱨᱟᱭᱤᱵ ᱠᱟᱜ ᱛᱟᱵᱚᱱᱟ ᱩᱱᱠᱩ ᱫᱚ ᱥᱟᱵᱥᱠᱨᱟᱭᱤᱵ ᱛᱟᱵᱚᱱ ᱯᱮ ᱪᱮᱫᱟᱜ ᱥᱮ ᱤᱧ ᱯᱨᱟᱭ ᱜᱮ ᱱᱚᱝᱠᱟᱱ ᱵᱷᱤᱰᱤᱭᱳᱧ ᱟᱯᱞᱳᱰᱟ ᱡᱟᱦᱟᱸ ᱫᱚ ᱧᱮᱞ ᱠᱟᱛᱮᱫ ᱢᱚᱱᱮ ᱡᱤᱣᱤ ᱨᱮ ᱨᱟᱹᱥᱠᱟᱹ ᱯᱮ ᱧᱟᱢᱟ ᱢᱮᱱᱛᱮᱧ ᱢᱚᱱᱮᱭᱟ ᱟᱨ ᱦᱮᱸ ᱱᱚᱣᱟ ᱨᱮᱱᱟᱜ ᱛᱮᱞᱟ ᱫᱚ ᱦᱩᱭᱩᱜ ᱠᱟᱱᱟ ᱴᱟᱭᱴᱮᱞ ᱥᱮ ᱯᱚᱫᱚᱵᱤ ᱢᱟ ᱛᱟᱦᱚᱞᱮ ᱵᱷᱤᱰᱤᱭᱳ ᱛᱮᱫ ᱵᱚᱱ ᱠᱩᱥᱤᱭᱟᱫ ᱠᱷᱟᱱ ᱢᱤᱫᱴᱟᱝ ᱞᱟᱭᱤᱠ ᱟᱨ ᱜᱟᱛᱮ ᱠᱚᱴᱷᱮᱱ ᱥᱮᱭᱟᱨ ᱫᱚ ᱟᱞᱚᱵᱚᱱ ᱦᱤᱲᱤᱧ ᱢᱟ